ᱱᱚᱱᱚᱱᱠᱟᱱᱚᱱ ᱵᱷᱤᱛᱤᱨ ᱯᱮ ᱦᱮᱡ ᱞᱮᱱᱠᱷᱟᱱ ᱱᱚᱰᱮ ᱢᱤᱫᱴᱤᱡ ᱯᱟᱨᱠ ᱞᱮᱠᱟ ᱦᱮᱱᱟᱜᱼᱟ ᱧᱮᱞ ᱫᱟᱲᱮᱭᱟᱜᱼᱟ ᱯᱮ ᱱᱚᱰᱮ ᱯᱩᱨᱟᱹ ᱳᱯᱮᱱ ᱢᱟᱱᱮ ᱡᱟᱦᱟᱸ ᱪᱮᱬᱮ ᱠᱚᱠᱚ ᱟᱲᱟᱜ ᱟᱠᱟᱫ ᱠᱚᱣᱟ ᱱᱚᱰᱮ ᱫᱚ ᱯᱩᱨᱟᱹ ᱳᱯᱮᱱᱞᱤ ᱪᱮᱫᱟᱜ ᱚᱱᱟ ᱪᱮᱛᱟᱱ ᱨᱮ ᱯᱩᱨᱟᱹ ᱡᱟᱞᱤ ᱠᱚ ᱵᱟᱹᱭᱥᱟᱹᱣ ᱠᱟᱜᱼᱟ ᱜᱚᱴᱟᱜᱮ ᱡᱚᱦᱟᱨ ᱜᱮ ᱥᱟᱱᱟᱢ ᱠᱚ ᱟᱨ ᱢᱤᱫᱴᱤᱡ ᱱᱟᱣᱟ ᱵᱷᱤᱰᱤᱭᱳ ᱨᱟᱯ ᱠᱚᱠᱤᱧ ᱥᱟᱹᱜᱩᱱ ᱫᱟᱨᱟᱢ ᱯᱮ ᱤᱧ ᱜᱮ ᱨᱚᱜᱷᱩᱱᱟᱛᱷ ᱟᱨ ᱛᱮᱦᱮᱧ ᱦᱟᱸᱜ ᱫᱟᱬᱟᱱ ᱞᱮ ᱦᱮᱡ ᱟᱠᱟᱱᱟ ᱚᱠᱟ ᱥᱮᱱ ᱫᱟᱬᱟᱱ ᱞᱮ ᱦᱮᱡ ᱟᱠᱟᱱᱟ ᱱᱚᱣᱟ ᱵᱷᱤᱰᱤᱭᱳ ᱯᱩᱨᱟᱹ ᱞᱟᱥᱴ ᱫᱷᱟᱹᱨᱤᱡ ᱯᱮ ᱧᱮᱞ ᱞᱮᱠᱷᱟᱱ ᱯᱮ ᱵᱟᱲᱟᱭ ᱫᱟᱲᱮᱭᱟᱜᱼᱟ ᱦᱟᱸᱜ ᱢᱟ ᱛᱚᱵᱮ ᱞᱟᱥᱴ ᱫᱷᱟᱹᱨᱤᱡ ᱱᱟᱜ ᱧᱮᱞ ᱯᱮ ᱞᱟᱥᱴ ᱫᱷᱟᱹᱨᱤᱡ ᱯᱮ ᱧᱮᱞ ᱞᱮᱠᱷᱟᱱ ᱯᱮ ᱵᱟᱲᱟᱭ ᱫᱟᱲᱮᱭᱟᱜᱼᱟ ᱚᱠᱟ ᱥᱮᱱ ᱞᱮ ᱦᱮᱡ ᱟᱠᱟᱱᱟ ᱱᱚᱰᱮ ᱫᱚ ᱠᱚᱸᱜ ᱠᱟᱹᱭᱩᱨ ᱟᱨ ᱰᱷᱮᱝᱠᱟ ᱠᱚ ᱫᱚᱦᱚ ᱟᱠᱟᱫ ᱠᱚᱣᱟ ᱱᱚᱰᱮ ᱠᱚ ᱞᱟ ᱟᱠᱟᱫᱼᱟ ᱫᱟᱜ ᱠᱚ ᱚᱸᱰᱮ ᱠᱚ ᱟᱲᱟᱜ ᱟᱠᱟᱫᱼᱟ ᱛᱟᱨᱯᱚᱨᱮ ᱚᱸᱰᱮ ᱪᱟᱹᱨᱤ ᱠᱚᱬ ᱠᱚ ᱜᱷᱮᱨᱟᱣ ᱟᱠᱟᱫᱼᱟ ᱪᱮᱛᱟᱱ ᱫᱚ ᱢᱟᱱᱮ ᱚᱱᱟ ᱡᱮ ᱛᱟᱨᱚ ᱡᱟᱹᱞᱤ ᱠᱚ ᱮᱢ ᱟᱠᱟᱫᱼᱟ ᱛᱟᱨᱚ ᱡᱟᱹᱞᱤ ᱮᱢ ᱟᱠᱟᱫᱼᱟ ᱠᱚ ᱡᱟᱦᱟᱸ ᱯᱷᱚᱞᱚ ᱨᱮᱠᱤ ᱩᱰᱟᱹᱜ ᱨᱮᱦᱚᱸ ᱠᱚ ᱢᱟᱱᱮ ᱚᱸᱰᱮ ᱠᱷᱚᱱ ᱵᱟᱠᱚ ᱩᱰᱩᱠ ᱫᱟᱲᱮᱭᱟᱜᱼᱟ ᱟᱠᱚᱣᱟᱜ ᱮᱨᱤᱭᱟ ᱵᱷᱤᱛᱤᱨ ᱨᱮᱠᱚ ᱩᱰᱟᱹᱜ ᱟᱠᱚ ᱢᱚᱱᱤᱠᱟ

ᱱᱩᱠᱩ ᱫᱚ ᱟᱵᱚ ᱥᱟᱱᱛᱟᱲ ᱛᱮ ᱪᱤᱞᱤ ᱠᱚ ᱢᱮᱛᱟ ᱠᱚᱣᱟ ᱠᱚᱢᱮᱱᱴ ᱢᱟᱫᱽᱫᱷᱚᱢ ᱛᱮ ᱱᱟᱜ ᱞᱟᱹᱭ ᱧᱚᱜ ᱛᱟᱵᱚᱱ ᱯᱮ ᱩᱰᱤᱭᱟ ᱟᱨ ᱤᱝᱞᱤᱥ ᱛᱮᱢᱟ ᱯᱮ ᱵᱟᱲᱟᱭ ᱜᱮᱭᱟ ᱱᱚᱜᱼᱚᱭ ᱱᱚᱣᱟ ᱠᱚ ᱢᱮᱛᱟᱜᱼᱟ ᱠᱟᱸᱡᱤᱭᱟ ᱞᱮᱠ ᱫᱚ ᱠᱟᱸᱡᱤᱭᱟ ᱞᱮᱠ ᱡᱟᱦᱟᱸ ᱠᱤ ᱟᱵᱚ ᱡᱤᱠᱮ ᱨᱮᱦᱚᱸ ᱧᱩᱨᱩᱜ ᱜᱮᱭᱟ ᱱᱚᱣᱟ ᱠᱟᱸᱡᱤᱭᱟ ᱞᱮᱠ ᱵᱤᱥᱚᱭ ᱛᱮ ᱚᱠᱟᱨᱮ ᱦᱮᱱᱟᱜᱼᱟ ᱢᱮᱱᱛᱮ ᱱᱚᱣᱟ ᱠᱚᱥᱪᱟᱱ ᱦᱤᱡᱩᱜ ᱜᱮᱭᱟ ᱩᱰᱤᱭᱟ ᱛᱮᱫᱚ ᱱᱩᱠᱩ ᱫᱚᱠᱚ ᱢᱮᱛᱟ ᱠᱚᱣᱟ ᱜᱚᱱᱰᱟ ᱟᱨ ᱥᱟᱱᱛᱟᱲ ᱛᱮᱫᱚ ᱫᱟᱜ ᱦᱟᱹᱛᱤ ᱟᱨ ᱡᱟᱦᱟᱸᱭ ᱤᱝᱞᱤᱥ ᱛᱮᱫᱚ ᱠᱚ ᱢᱮᱛᱟ ᱠᱚᱣᱟ ᱦᱤᱯᱳᱯᱚᱴᱟᱢᱚᱥ
ᱴᱨᱮᱱ ᱨᱮ ᱮᱢᱟᱭᱟᱠᱚ ᱫᱩᱲᱩᱵ ᱟᱠᱟᱱ ᱫᱚ ᱴᱨᱮᱱ ᱨᱮᱫᱚ ᱠᱚ ᱫᱮᱡ ᱟᱠᱟᱱ ᱜᱮᱫᱚ

ᱟᱨ ᱱᱩᱭ ᱵᱤᱧ ᱧᱮᱞᱮ ᱠᱟᱱᱟ ᱯᱮ ᱱᱩᱭ ᱵᱤᱧ ᱢᱟ ᱩᱰᱤᱭᱟᱹ ᱛᱮᱢᱟ ᱠᱚ ᱢᱮᱛᱟᱭ ᱠᱟᱱᱟ ᱚᱡᱚᱜᱚᱨ ᱟᱨ ᱟᱵᱚ ᱥᱟᱱᱛᱟᱲ ᱛᱮᱫᱚ ᱪᱤᱞᱤ ᱵᱚᱱ ᱢᱮᱛᱟᱭ ᱠᱟᱱᱟ ᱚᱱᱟ ᱠᱚᱢᱮᱱᱴ ᱢᱟᱫᱽᱫᱷᱚᱢ ᱛᱮ ᱱᱟᱦᱟᱜ ᱞᱟᱹᱭ ᱛᱟᱵᱚᱱ ᱯᱮ ᱚᱠᱚᱭ ᱠᱚᱯᱮ ᱵᱟᱲᱟᱭ ᱟᱠᱟᱫᱼᱟ ᱦᱮᱸ

ᱡᱟᱦᱟᱸ ᱠᱤ ᱵᱤᱨ ᱵᱩᱨᱩ ᱠᱚᱨᱮ ᱫᱚ ᱵᱟᱠᱚ ᱧᱮᱞ ᱫᱟᱲᱮ ᱟᱠᱚᱣᱟ ᱡᱩᱫᱤ ᱠᱚ ᱥᱟᱢᱱᱟ ᱥᱟᱹᱢᱱᱤᱭᱮᱱᱟ ᱢᱟᱱᱮ ᱵᱚ ᱜᱚᱡ ᱮᱱᱟ ᱚᱱᱟ ᱠᱷᱟᱹᱛᱤᱨ ᱛᱮ ᱟᱨ ᱵᱷᱟᱨᱚᱛ ᱥᱚᱨᱠᱟᱨ ᱩᱱᱟᱹᱜ ᱯᱨᱚᱭᱟᱥ ᱠᱟᱛᱮᱫ ᱟᱵᱚ ᱧᱮᱞ ᱦᱚᱪᱚ ᱵᱟᱠᱷᱨᱟ ᱡᱮ ᱡᱤᱵᱚ ᱡᱚᱱᱛᱩ ᱥᱟᱞᱟᱜ ᱟᱵᱚ ᱡᱟᱦᱟᱸ ᱞᱮᱠᱟ ᱡᱚᱲᱤᱛᱚ ᱦᱮᱱᱟᱜ ᱵᱚᱱᱟ ᱚᱱᱟ ᱵᱟᱠᱷᱨᱟ ᱱᱚᱰᱮ ᱟᱵᱚ ᱠᱚ ᱵᱟᱠᱷᱨᱟ ᱜᱮ ᱢᱟᱱᱮ ᱥᱩᱨᱚᱠᱠᱷᱤᱛᱚ ᱠᱟᱛᱮᱫ ᱠᱚ ᱫᱚᱦᱚ ᱟᱠᱟᱫ ᱠᱚᱣᱟ ᱟᱵᱚ ᱵᱚᱱ ᱧᱮᱞ ᱠᱚᱢᱟ ᱢᱮᱱᱛᱮ ᱱᱩᱠᱩ ᱫᱚ ᱵᱟᱦᱟ ᱨᱮ ᱨᱮᱱ ᱠᱟᱱᱟ ᱠᱚ
ᱯᱮᱱᱛᱟ

ᱱᱩᱭ ᱫᱚ ᱜᱤᱫᱤ ᱠᱟᱱᱟᱭ ᱥᱮᱫᱟᱭ ᱫᱚ ᱟᱵᱚ ᱢᱟᱱᱮ ᱟᱹᱛᱩ ᱫᱤᱥᱚᱢ ᱠᱚᱨᱮ ᱦᱚᱸᱠᱚ ᱧᱮᱞᱚᱜ ᱛᱟᱦᱮᱸᱫ ᱱᱮᱛᱟᱨ ᱫᱚ ᱧᱮᱞ ᱦᱚᱸ ᱵᱟᱠᱚ ᱧᱮᱞ ᱛᱤᱭᱳᱜᱚᱜ ᱠᱟᱱᱟ ᱟᱨ ᱡᱩᱫᱤ ᱟᱵᱚ ᱵᱚᱱ ᱧᱮᱞ ᱠᱚ ᱠᱷᱟᱱ ᱫᱚ ᱱᱚᱣᱟ ᱠᱚᱨᱮ ᱜᱮᱵᱚ ᱧᱮᱞ ᱫᱟᱲᱮ ᱟᱠᱚᱣᱟ ᱟᱨ ᱱᱩᱱᱟᱹᱜ ᱥᱩᱨ ᱠᱷᱚᱱ ᱢᱟᱱᱮ ᱥᱮᱞᱮᱫ ᱧᱮᱞ ᱫᱚ ᱛᱤᱥ ᱨᱮᱦᱚᱸ ᱵᱟᱹᱧ ᱧᱮᱞᱮᱫ ᱠᱚ ᱛᱟᱦᱮᱸᱫ ᱡᱮᱣᱮᱫ ᱥᱮᱞᱮᱫ ᱫᱚ ᱯᱩᱨᱟᱹ ᱟᱲᱟᱜ ᱟᱠᱟᱫ ᱠᱚᱣᱟ ᱠᱚ ᱦᱚᱲ ᱠᱚ ᱥᱟᱞᱟᱜ ᱦᱚᱸ ᱢᱟᱱᱮ ᱥᱩᱨ ᱨᱮ ᱩᱱᱟᱹᱜ ᱥᱩᱨ ᱨᱮᱠᱚ ᱫᱟᱬᱟ ᱵᱟᱲᱟᱭᱮᱫ ᱠᱟᱱᱟ ᱩᱱᱟᱹᱜ ᱥᱩᱨ ᱨᱮᱫᱚ ᱛᱤᱥ ᱦᱚᱸ ᱵᱟᱹᱧ ᱧᱮᱞᱮᱫ ᱠᱚ ᱛᱟᱦᱮᱸᱫ ᱛᱮᱦᱮᱧᱤᱧ ᱧᱮᱞᱮᱫ ᱠᱚᱣᱟ ᱛᱤᱱᱟᱹᱜ ᱰᱷᱮᱨ ᱦᱚᱲ ᱧᱮᱞᱮᱫ ᱠᱚᱣᱟ ᱯᱮ ᱛᱚ ᱯᱩᱨᱟᱹ ᱜᱚᱴᱟ ᱜᱮ ᱱᱚᱝᱠᱟ ᱜᱮ ᱦᱚᱲ ᱢᱟᱱᱮ ᱱᱚᱣᱟ ᱥᱤᱡᱤᱱ ᱱᱤᱛᱚᱜ ᱢᱟᱱᱮ ᱡᱟᱱᱩᱣᱟᱨᱤ ᱯᱷᱮᱵᱽᱨᱩᱣᱟᱨᱤ ᱫᱷᱟᱹᱨᱤᱡ ᱯᱩᱨᱟᱹ ᱦᱚᱲ ᱫᱚᱢᱮ ᱠᱚ ᱦᱚᱲᱚᱜᱼᱟ ᱚᱱᱟᱛᱮ ᱫᱚ ᱵᱟᱦᱟ ᱱᱚᱛᱮ ᱵᱟᱦᱟ ᱵᱟᱜᱟᱱ ᱥᱮᱱ ᱵᱚ ᱪᱟᱞᱟᱜᱼᱟ ᱵᱟᱦᱟ ᱵᱟᱜᱟᱱ ᱥᱮᱱ ᱠᱟᱹᱴᱤᱡ ᱵᱚ ᱪᱟᱞᱟᱣ ᱦᱤᱡᱩᱜᱼᱟ ᱪᱮᱫ ᱪᱚᱨᱚᱠ ᱧᱮᱞᱚᱜ ᱠᱟᱱᱟ ᱧᱮᱞ ᱛᱟᱵᱚᱱ ᱯᱮ ᱱᱚᱣᱟ ᱵᱟᱦᱟ ᱵᱟᱜᱟᱱ ᱪᱮᱫ ᱞᱮᱠᱟᱱ ᱵᱟᱦᱟ ᱯᱮ ᱧᱮᱞᱟ ᱢᱟᱱᱮ ᱵᱷᱮᱨᱟᱭᱴᱤ ᱯᱨᱚᱠᱟᱨ ᱵᱟᱦᱟ ᱫᱟᱨᱮ ᱵᱟᱦᱟ ᱵᱟᱦᱟ ᱠᱟᱱᱟ ᱜᱚᱴᱟ ᱧᱮᱞ ᱛᱟᱵᱚᱱ ᱯᱮ

ᱢᱟ ᱛᱚᱵᱮ ᱱᱚᱣᱟ ᱵᱷᱤᱰᱤᱭᱳ ᱫᱚ ᱱᱚᱰᱮ ᱜᱤᱧ ᱢᱩᱪᱟᱹᱫ ᱠᱮᱜᱼᱟ ᱟᱨ ᱟᱯᱮ ᱦᱚᱸ ᱱᱚᱝᱠᱟ ᱱᱚᱱᱫᱚᱱ ᱠᱟᱱᱚᱱ ᱥᱮᱱ ᱥᱚᱢᱚᱭ ᱠᱚᱯᱮ ᱧᱟᱢ ᱞᱮᱠᱷᱟᱱ ᱦᱤᱡᱩᱜ ᱛᱟᱵᱚᱱ ᱯᱮ ᱟᱨ ᱟᱞᱮ ᱢᱟ ᱫᱟᱬᱟ ᱠᱮᱜᱼᱟ ᱞᱮ ᱩᱱᱟᱹᱜ ᱦᱚᱸ ᱵᱟᱞᱮ ᱫᱟᱬᱟ ᱫᱟᱲᱮᱭᱟᱫᱟ ᱵᱷᱤᱲᱚ ᱨᱮ ᱟᱹᱰᱤᱜᱟᱱ ᱵᱷᱤᱲᱚ ᱛᱟᱦᱮᱸ ᱠᱟᱱᱟ ᱛᱚ